ᱦᱮᱞᱳ ᱡᱚᱦᱟᱨ ᱜᱮ ᱜᱟᱛᱮ ᱠᱚ ᱪᱮᱫ ᱞᱮᱠᱟ ᱢᱮᱱᱟᱜ ᱯᱮᱭᱟ ᱤᱧ ᱢᱟ ᱵᱮᱥ ᱨᱮᱜᱮ ᱢᱤᱱᱟᱹᱧᱟ ᱟᱯᱮ ᱠᱚ ᱪᱮᱫ ᱞᱮᱠᱟ ᱨᱮ ᱢᱮᱱᱟᱜ ᱛᱟᱢ ᱢᱮᱱᱟᱜ ᱯᱮᱭᱟ ᱱᱤᱛ ᱢᱟ ᱥᱤᱡᱤᱱ ᱠᱟᱱᱟ ᱜᱚᱴᱟ ᱜᱮ ᱡᱟᱛᱨᱟ ᱯᱟᱛᱨᱟ ᱪᱟᱹᱞᱩ ᱟᱠᱟᱱᱟ ᱡᱟᱛᱨᱟ ᱠᱚ ᱢᱟᱲᱟᱝ ᱱᱚᱝᱠᱟ ᱧᱮᱞ ᱵᱟᱲᱟ ᱦᱩᱭᱱᱟ ᱟᱹᱰᱤ ᱜᱚᱴᱟ ᱜᱮ ᱡᱟᱛᱨᱟᱜ ᱠᱟᱱᱟ ᱱᱚᱣᱟ ᱫᱤᱥᱚᱢ ᱨᱮ ᱱᱤᱛ ᱫᱚ ᱟᱨ ᱱᱤᱛ ᱢᱟ ᱦᱩᱲᱩ ᱤᱨᱚᱜ ᱠᱚ ᱥᱮᱴᱮᱨ ᱤᱫᱤᱭᱮᱱᱟ ᱛᱟᱵᱚᱱᱟ ᱛᱟᱨᱯᱚᱨᱮ ᱱᱤᱛ ᱚᱱᱟ ᱵᱟᱹᱫᱽ ᱥᱮᱫ ᱤᱧ ᱦᱮᱡ ᱠᱟᱱᱟ ᱫᱟᱬᱟ ᱵᱟᱲᱟ ᱟᱨ ᱧᱮᱞ ᱫᱟᱲᱮᱭᱟᱜ ᱠᱟᱱ ᱜᱮᱭᱟᱵᱚᱱ ᱱᱚᱜᱼᱚᱭ ᱱᱚᱰᱮ ᱦᱩᱲᱩ ᱫᱟᱨᱮ ᱱᱚᱜᱼᱚᱭ ᱜᱮᱞᱮ ᱠᱟᱱᱟ ᱟᱫᱚᱧ ᱢᱮᱱᱫᱟ ᱦᱟᱯᱮᱥᱮ ᱪᱮᱫ ᱞᱮᱠᱟ ᱜᱮᱞᱮ ᱠᱟᱱᱟ ᱪᱮᱫ ᱞᱮᱠᱟ ᱵᱟᱝᱟ ᱚᱱᱟ ᱧᱮᱞ ᱱᱚᱛᱮᱧ ᱦᱮᱡ ᱞᱮᱱᱟ ᱧᱮᱞ ᱵᱟᱲᱟᱭᱮᱫ ᱟᱹᱧ ᱦᱩᱲᱩ ᱠᱚ ᱵᱮᱥ ᱜᱮ ᱜᱮᱞᱮ ᱠᱟᱱᱟ ᱡᱟᱦᱳ ᱫᱟᱜ ᱫᱚ ᱠᱟᱹᱴᱤᱡ ᱠᱟᱹᱴᱤᱡ ᱮ ᱫᱟᱜ ᱵᱟᱲᱟ ᱟᱵᱚᱱᱟ ᱚᱱᱠᱟ ᱡᱳᱨ ᱫᱚ ᱵᱟᱭ ᱫᱟᱜ ᱟᱠᱟᱫ ᱨᱮᱦᱚᱸ ᱮᱱᱛᱮ ᱨᱮᱦᱚᱸ ᱦᱩᱲᱩ ᱫᱚ ᱜᱮᱞᱮ ᱟᱠᱟᱱ ᱜᱮᱭᱟ ᱱᱮᱥ ᱫᱚ ᱯᱟᱨᱚᱢ ᱟᱠᱟᱱ ᱜᱮᱭᱟ ᱟᱵᱚᱣᱟᱜ ᱥᱟᱱᱛᱟᱲ ᱦᱤᱥᱟᱹᱵ ᱛᱮ ᱟᱵᱚᱣᱟᱜ ᱢᱟᱨᱟᱝ ᱪᱟᱥ ᱫᱚ ᱦᱩᱭᱩᱜ ᱠᱟᱱᱟ ᱦᱩᱲᱩ ᱚᱱᱠᱟ ᱢᱟ ᱪᱟᱹᱠᱨᱤ ᱵᱟᱹᱠᱨᱤ ᱢᱟ ᱰᱷᱮᱨ ᱢᱟ ᱵᱟᱹᱱᱩᱜ ᱟᱹᱱᱤᱡ ᱵᱟᱹᱱᱩᱜ ᱟᱱ ᱛᱟᱵᱚᱱᱟ ᱪᱟᱥ ᱦᱩᱭᱩᱜ ᱠᱟᱱᱟ ᱟᱵᱚᱣᱟᱜ ᱢᱟᱨᱟᱝ ᱯᱮᱥᱟ ᱛᱟᱵᱚᱱᱟ ᱚᱱᱛᱮ ᱱᱤᱛ ᱵᱟᱹᱫᱽ ᱥᱮᱱᱤᱧ ᱦᱮᱡ ᱟᱠᱟᱱᱟ ᱱᱚᱜᱼᱚᱭ ᱫᱮᱠᱷᱟᱣ ᱟᱯᱮ ᱠᱟᱹᱱᱟᱹᱧ ᱧᱮᱞ ᱫᱟᱲᱮᱭᱟᱜ ᱠᱟᱱᱟ ᱵᱚᱱ ᱱᱚᱣᱟ ᱫᱚ ᱰᱨᱮᱱ ᱛᱤᱧ ᱛᱟᱲᱟᱢ ᱟᱠᱟᱫᱼᱟ ᱱᱚᱜᱼᱚᱭ ᱱᱚᱜᱼᱚ ᱱᱚᱝᱠᱟ ᱛᱮ ᱟᱨ ᱟᱯᱮ ᱦᱚᱸ ᱞᱟᱹᱭ ᱛᱟᱵᱚᱱ ᱯᱮ ᱟᱯᱮ ᱥᱮᱫ ᱨᱮ ᱪᱮᱫ ᱞᱮᱠᱟ ᱦᱩᱲᱩ ᱠᱚ ᱦᱩᱭ ᱟᱠᱟᱱᱟ ᱱᱚᱜᱼᱚ ᱱᱚᱰᱮ ᱵᱚᱱ ᱧᱮᱞ ᱫᱟᱲᱮᱭᱟᱜ ᱠᱟᱱᱟ ᱱᱚᱜᱼᱚᱭ ᱥᱤᱛᱩᱝ ᱨᱤᱧ ᱫᱩᱲᱩᱵ ᱟᱠᱟᱱᱟ ᱟᱫᱚᱧ ᱢᱮᱱᱮᱫᱼᱟ ᱦᱟᱯᱮ ᱵᱷᱤᱰᱭᱳᱧ ᱵᱮᱱᱟᱣ ᱞᱮᱜᱮ ᱱᱚᱣᱟ ᱵᱷᱤᱰᱭᱳ ᱵᱮᱱᱟᱣ ᱱᱚᱛᱮ ᱫᱚᱧ ᱦᱮᱡ ᱟᱠᱟᱱᱟ ᱟᱫᱚᱧ ᱱᱚᱰᱮ ᱦᱩᱲᱩ ᱫᱟᱨᱮ ᱠᱚᱵᱚᱱ ᱧᱮᱞ ᱫᱟᱲᱮᱭᱟᱜ ᱠᱟᱱ ᱜᱮᱭᱟ ᱱᱚᱛᱮ ᱦᱩᱲᱩ ᱤᱭᱟᱹ ᱟᱲᱮ ᱛᱟᱞᱟ ᱨᱤᱧ ᱫᱩᱲᱩᱵ ᱟᱠᱟᱱᱟ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱚᱱᱮ ᱛᱟᱞᱮ ᱫᱟᱨᱮ ᱠᱚ ᱧᱮᱞᱚᱜ ᱠᱟᱱᱟ ᱵᱮᱥ ᱴᱷᱤᱠ ᱯᱩᱨᱟᱹ ᱯᱷᱟᱨᱪᱟ ᱯᱷᱟᱹᱨᱪᱤᱧ ᱫᱮᱠᱷᱟᱣ ᱟᱵᱚᱱ ᱠᱟᱱᱟ ᱛᱟᱨᱯᱚᱨᱮ ᱱᱚᱜᱼᱚ ᱱᱚᱝᱠᱟᱛᱮ ᱟᱹᱰᱤ ᱪᱚᱨᱚᱠ ᱱᱟᱯᱟᱭ ᱵᱷᱤᱭᱩ ᱜᱮ ᱧᱮᱞᱚᱜ ᱠᱟᱱᱟ ᱵᱮᱥ ᱵᱷᱤᱭᱩ ᱜᱮ ᱧᱮᱞᱚᱜ ᱠᱟᱱᱟ ᱟᱨ ᱚᱱᱠᱟ ᱵᱷᱤᱰᱭᱳ ᱦᱚᱸ ᱵᱟᱝ ᱵᱷᱟᱭᱨᱟᱞᱚᱜ ᱠᱟᱱᱟ ᱠᱟᱹᱴᱤᱡ ᱟᱹᱰᱤ ᱟᱹᱲᱤᱥ ᱵᱩᱡᱷᱟᱹᱜ ᱠᱟᱱᱟ ᱫᱩᱠ ᱵᱩᱡᱷᱟᱹᱜ ᱠᱟᱱᱟ ᱟᱫᱚ ᱵᱚᱭᱦᱟ ᱠᱚᱢᱟ ᱵᱷᱤᱰᱭᱳ ᱯᱩᱨᱟᱹ ᱧᱮᱞ ᱛᱟᱵᱚᱱ ᱯᱮ ᱟᱨ ᱢᱤᱫᱴᱟᱱ ᱥᱟᱵᱥᱠᱨᱟᱭᱤᱵᱽ ᱠᱟᱜ ᱯᱮ ᱟᱨ ᱢᱤᱫᱴᱟᱱ ᱞᱟᱭᱤᱠ ᱠᱟᱜ ᱯᱮ ᱱᱚᱣᱟ ᱵᱷᱤᱰᱭᱳ ᱫᱚ ᱟᱹᱰᱤ ᱞᱟᱦᱟ ᱫᱚ ᱵᱟᱹᱧ ᱤᱫᱤᱭᱮᱜᱼᱟ ᱟᱨ ᱱᱚᱰᱮᱜᱮ ᱱᱚᱣᱟ ᱫᱚᱧ ᱢᱩᱪᱟᱹᱫᱮᱜᱼᱟ